ᱥᱟᱱᱟᱢ ᱠᱚ ᱥᱟᱹᱜᱩᱱ ᱫᱟᱨᱟᱢ ᱤᱧ ᱜᱮ ᱥᱚᱢᱱᱟᱛᱷ ᱵᱷᱚᱸᱡᱽ ᱫᱤᱥᱚᱢ ᱥᱟᱢᱟ ᱠᱷᱩᱱᱴᱟ ᱵᱞᱚᱠ ᱠᱮᱸᱫᱽᱣᱟ ᱡᱤᱯᱤ ᱟᱹᱛᱩ ᱵᱟᱲᱫᱟᱜ ᱜᱚᱨᱟᱢ ᱢᱟᱹᱡᱷᱤ ᱦᱚᱯᱚᱱ ᱮᱱᱠᱷᱟᱱ ᱵᱟᱨ ᱯᱮ ᱯᱚᱫ ᱠᱟᱛᱷᱟ ᱱᱚᱣᱟ ᱥᱳᱥᱟᱞ ᱢᱤᱰᱤᱭᱟ ᱨᱮ ᱜᱩᱨᱞᱟᱹᱜ ᱠᱟᱱ ᱠᱟᱛᱷᱟ ᱜᱮ ᱤᱧ ᱦᱚᱸ ᱨᱚᱨᱚᱲ ᱥᱟᱱᱟᱧ ᱠᱟᱱᱟ ᱛᱚ ᱟᱵᱚ ᱱᱚᱜᱼᱚᱭ ᱥᱮᱱᱥᱚᱥ ᱡᱚᱱᱚᱜᱚᱬᱱᱟ ᱦᱩᱭᱩᱜ ᱞᱟᱹᱜᱤᱫᱚᱜ ᱟᱨ ᱱᱚᱜᱼᱚᱭ ᱥᱳᱞᱳ ᱛᱟᱹᱨᱤᱠᱷ ᱛᱮᱦᱮᱧ ᱠᱷᱚᱱ ᱦᱟᱸᱜ ᱮᱛᱚᱦᱚᱵᱚᱜ ᱠᱟᱱᱟ ᱟᱨ ᱱᱚᱜᱼᱚᱭ ᱱᱚᱣᱟ ᱠᱚ ᱵᱟᱨᱮᱛᱮ ᱟᱹᱰᱤ ᱴᱚᱴᱷᱟ ᱨᱮ ᱟᱹᱰᱤ ᱜᱟᱱ ᱫᱩᱯᱲᱩᱵ ᱦᱩᱭᱩᱜ ᱠᱟᱱᱟ ᱟᱨ ᱟᱵᱚ ᱨᱮᱱ ᱫᱤᱥᱚᱢ ᱫᱚᱨᱚᱫᱤᱭᱟᱹ ᱥᱟᱶᱛᱟ ᱥᱩᱥᱟᱹᱨᱤᱭᱟᱹ ᱟᱨ ᱢᱟᱺᱡᱷᱤ ᱯᱟᱨᱜᱟᱱᱟ ᱡᱟᱦᱟᱸ ᱛᱤᱱᱟᱹᱜ ᱢᱮᱱᱟᱜ ᱵᱚᱱᱟ ᱱᱟᱦᱟᱜ ᱟᱹᱰᱤ ᱟᱭᱢᱟ ᱠᱟᱛᱷᱟ ᱠᱚᱵᱚ ᱨᱚᱲᱮᱜᱼᱟ ᱚᱱᱟ ᱤᱫᱤ ᱟᱛᱮ ᱟᱵᱚ ᱡᱟᱦᱟᱸ ᱛᱤᱱᱟᱹᱜ ᱜᱮ ᱫᱤᱥᱚᱢ ᱨᱮᱱ ᱚᱛ ᱠᱷᱟᱹᱰᱭᱟᱹ ᱚᱞ ᱠᱩᱡ ᱥᱮ ᱟᱫᱷᱟ ᱠᱷᱟᱹᱰᱭᱟᱹ ᱥᱟᱶᱛᱟ ᱥᱩᱥᱟᱹᱨ ᱠᱚᱲᱟ ᱥᱮ ᱴᱚᱞᱟ ᱯᱟᱲᱟ ᱨᱮ ᱢᱮᱥᱟᱜ ᱠᱟᱱ ᱢᱟᱺᱡᱷᱤ ᱦᱚᱯᱚᱱ ᱠᱚᱣᱟᱜ ᱢᱚᱱᱮ ᱜᱮᱯᱮ ᱵᱤᱫᱽᱞᱟᱹᱭ ᱪᱟᱵᱟ ᱠᱮᱜᱼᱟ ᱥᱮ ᱢᱚᱱᱮ ᱜᱮᱯᱮ ᱦᱤᱨᱤᱡ ᱯᱟᱹᱥᱤᱨ ᱪᱟᱵᱟ ᱠᱮᱜᱼᱟ ᱟᱯᱮ ᱴᱷᱟᱹᱣᱠᱟᱹ ᱴᱷᱟᱹᱣᱠᱤ ᱞᱟᱹᱭ ᱯᱮ ᱛᱟᱵᱚ ᱱᱚᱝᱠᱟ ᱦᱟᱸᱰᱮ ᱱᱟᱸᱰᱮ ᱰᱟᱹᱦᱤ ᱰᱩᱝᱨᱤ ᱫᱩᱲᱩᱵ ᱠᱟᱛᱮ ᱥᱮ ᱟᱵᱚ ᱫᱷᱚᱨᱚᱢ ᱠᱳᱰ ᱵᱚ ᱧᱟᱢᱟ ᱥᱮ ᱥᱮᱱᱥᱚᱥ ᱵᱟᱠᱷᱟᱨ ᱥᱟᱨᱱᱟ ᱚᱯᱷᱥᱚᱱ ᱨᱮ ᱵᱟᱹᱱᱩᱜ ᱟᱠᱟᱜᱼᱟ ᱚᱱᱟ ᱚᱫᱚᱨ ᱨᱮᱵᱚ ᱮᱢᱟ ᱥᱮ ᱦᱤᱱᱫᱩ ᱨᱮᱵᱚ ᱮᱢ ᱦᱟᱛᱟᱲᱟ ᱥᱮ ᱪᱮᱫ ᱨᱮᱵᱚ ᱮᱢᱟ ᱱᱚᱜᱼᱚ ᱱᱚᱣᱟ ᱠᱚ ᱠᱟᱛᱷᱟ ᱟᱯᱮ ᱟᱯᱮ ᱢᱟᱲᱟᱝ ᱫᱩᱯᱲᱩᱵ ᱠᱟᱛᱮ ᱨᱚᱯᱚᱲ ᱴᱷᱟᱹᱣᱠᱟᱹᱜ ᱯᱮ ᱟᱥᱟᱢ ᱵᱤᱦᱟᱨ ᱵᱮᱝᱜᱚᱞ ᱡᱷᱟᱲᱠᱷᱚᱸᱰ ᱳᱰᱤᱥᱟ ᱟᱨ ᱵᱷᱟᱨᱚᱛ ᱡᱟᱠᱟᱛ ᱨᱮᱱ ᱡᱟᱦᱟᱸ ᱛᱤᱱᱟᱹᱝ ᱢᱟᱹᱡᱷᱤ ᱢᱚᱦᱚᱞ ᱥᱮ ᱢᱟᱹᱡᱷᱤ ᱯᱟᱨᱜᱟᱱᱟ ᱫᱤᱥᱚᱢ ᱫᱚᱨᱚᱫᱤᱭᱟᱹ ᱠᱚ ᱢᱮᱱᱟᱜ ᱯᱮ ᱛᱟᱵᱚᱣᱟ ᱱᱚᱣᱟ ᱥᱮᱱᱥᱚᱥ ᱵᱟᱠᱷᱨᱟ ᱛᱮ ᱟᱨ ᱵᱟᱝᱠᱷᱟᱱ ᱱᱚᱣᱟ ᱥᱳᱥᱟᱞ ᱢᱤᱰᱤᱭᱟ ᱨᱮᱜᱮ ᱱᱚᱣᱟ ᱠᱚ ᱠᱟᱛᱷᱟ ᱟᱞᱚᱯᱮ ᱨᱚᱲᱚ ᱢᱟ ᱟᱨ ᱡᱩᱫᱤ ᱟᱵᱚᱣᱟᱜ ᱥᱟᱱᱛᱟᱲ ᱥᱟᱶᱛᱟ ᱡᱩᱫᱤ ᱱᱚᱝᱠᱟ ᱜᱮ ᱦᱤᱨᱤᱡ ᱯᱟᱹᱥᱤᱨ ᱥᱮ ᱱᱚᱝᱠᱟ ᱜᱮ ᱰᱚᱢᱵᱚᱞ ᱰᱚᱢᱵᱚᱞ ᱪᱟᱞᱟᱜ ᱨᱮᱱᱟᱜ ᱨᱤᱠᱟᱹ ᱢᱮᱱᱟᱜ ᱠᱷᱟᱱ ᱫᱚ ᱱᱚᱝᱠᱟ ᱜᱮ ᱰᱟᱹᱦᱤ ᱰᱩᱝᱨᱤ ᱟᱵᱚ ᱴᱚᱞᱟ ᱨᱮᱱ ᱡᱟᱦᱟᱸ ᱛᱤᱱᱟᱹᱝ ᱠᱩᱲᱤ ᱠᱚᱲᱟ ᱢᱮᱱᱟᱜ ᱠᱚᱣᱟ ᱚᱠᱚᱭ ᱚᱠᱟ ᱨᱮᱯᱮ ᱤᱪᱪᱷᱟᱹᱭᱮᱫᱼᱟ ᱚᱸᱰᱮ ᱫᱩᱯᱲᱩᱵ ᱠᱚᱯᱮ ᱠᱟᱹᱢᱤ ᱫᱷᱚᱸᱫᱟ ᱵᱟᱹᱜᱤ ᱠᱟᱛᱮᱫ ᱟᱯᱮᱭᱟᱜ ᱵᱷᱟᱥᱚᱱ ᱠᱚ ᱟᱸᱡᱚᱢᱟ ᱟᱨ ᱪᱮᱫ ᱠᱚ ᱚᱞ ᱦᱚᱪᱚᱭᱟ ᱪᱮᱫ ᱵᱟᱠᱚ ᱚᱞ ᱦᱚᱪᱚᱭᱟ ᱚᱱᱟ ᱠᱟᱛᱷᱟ ᱤᱧ ᱵᱟᱹᱧ ᱞᱟᱹᱭ ᱫᱟᱲᱮᱭᱟᱜ ᱠᱟᱱᱟ ᱛᱚ ᱱᱚᱜᱼᱚ ᱱᱚᱣᱟ ᱠᱚ ᱡᱤᱱᱤᱥ ᱵᱟᱹᱜᱤ ᱯᱮ ᱛᱟᱵᱚ ᱟᱨ ᱵᱟᱝᱠᱷᱟᱱ ᱫᱚ ᱠᱷᱟᱛᱟ ᱯᱚᱛᱚᱨ ᱟᱛᱮ ᱢᱳᱦᱚᱱ ᱢᱟᱹᱡᱷᱤ ᱱᱚᱨᱮᱱᱫᱨᱚ ᱢᱳᱫᱤ ᱟᱨ ᱫᱨᱚᱯᱚᱫᱤ ᱢᱟᱰᱟᱢ ᱛᱤᱠᱤᱱ ᱴᱷᱮᱱ ᱥᱮᱴᱮᱨᱚᱜ ᱢᱟ ᱟᱨ ᱵᱟᱝᱠᱷᱟᱱ ᱫᱚ ᱯᱩᱨᱟᱹ ᱨᱟᱞᱤ ᱦᱩᱭᱩᱜ ᱢᱟ ᱯᱩᱨᱟᱹ ᱡᱚᱱᱚᱜᱚᱬᱚᱱᱟ ᱜᱮ ᱵᱚᱱᱫ ᱦᱩᱭᱩᱜ ᱢᱟ ᱟᱨ ᱵᱟᱝᱠᱷᱟᱱ ᱱᱚᱝᱠᱟ ᱦᱟᱸᱰᱮ ᱱᱟᱰᱮ ᱰᱟᱹᱦᱤ ᱰᱩᱝᱨᱤ ᱫᱩᱲᱩᱵ ᱠᱟᱛᱮ ᱵᱟᱭ ᱦᱩᱭᱩᱜᱼᱟ ᱜᱚᱢᱠᱮ ᱠᱚ ᱟᱨ ᱤᱠᱟᱹ ᱠᱟᱹᱞᱤᱧᱟᱯᱮ ᱱᱟᱥᱮ ᱫᱷᱟᱨᱟ ᱵᱩᱜᱤ ᱵᱟᱹᱲᱤᱡ ᱞᱤᱧ ᱨᱚᱲ ᱜᱚᱫ ᱠᱟᱜ ᱠᱟᱱᱟ ᱱᱚᱣᱟ ᱥᱳᱥᱟᱞ ᱢᱤᱰᱤᱭᱟ ᱨᱮ ᱛᱚ ᱩᱱᱟᱹᱜ ᱵᱟᱹᱞᱤᱧ ᱵᱟᱲᱟᱭ ᱨᱮᱦᱚᱸ ᱱᱤᱭᱟᱹ ᱫᱚᱞᱤᱧ ᱴᱷᱤᱠᱟᱹ ᱫᱟᱲᱮᱭᱟᱜ ᱠᱟᱱᱟ ᱟᱵᱚ ᱡᱟᱦᱟᱸ ᱛᱤᱱᱟᱹᱜ ᱯᱮ ᱨᱚᱲᱮᱜᱼᱟ ᱥᱳᱥᱟᱞ ᱢᱤᱰᱤᱭᱟ ᱨᱮ ᱦᱚᱲᱟᱜ ᱫᱤᱢᱟᱜᱽ ᱜᱮᱯᱮ ᱠᱷᱟᱨᱟᱯᱮᱜᱼᱟ ᱛᱟᱵᱚ ᱟᱨ ᱡᱟᱹᱥᱛᱤ ᱟᱞᱚᱯᱮ ᱵᱷᱟᱥᱚᱬᱟ ᱱᱚᱣᱟ ᱥᱳᱥᱟᱞ ᱢᱤᱰᱤᱭᱟ ᱨᱮ ᱡᱩᱫᱤ ᱯᱮ ᱪᱤᱨᱜᱟᱹᱞᱮᱫ ᱠᱚᱣᱟ ᱦᱚᱲ ᱟᱯᱮ ᱢᱟᱲᱟᱝ ᱪᱤᱨᱜᱟᱹᱞ ᱴᱷᱤᱠᱟᱹᱬᱚᱜ ᱛᱟᱵᱚᱱ ᱯᱮ ᱚᱠᱟ ᱨᱟᱡᱽᱡᱚ ᱨᱤᱱ ᱥᱮ ᱳᱰᱤᱥᱟ ᱨᱤᱱ ᱥᱮ ᱵᱤᱦᱟᱨ ᱨᱤᱱ ᱥᱮ ᱵᱮᱝᱜᱚᱞ ᱨᱤᱱ ᱥᱮ ᱟᱥᱟᱢ ᱨᱤᱱ ᱚᱠᱟ ᱪᱮᱫ ᱵᱚ ᱫᱷᱚᱨᱚᱢ ᱞᱮᱠᱷᱟᱱ ᱫᱚ ᱴᱷᱤᱠ ᱫᱷᱚᱨᱚᱢ ᱠᱳᱰ ᱵᱚ ᱧᱟᱢ ᱫᱟᱲᱮᱭᱟᱜᱼᱟ ᱥᱟᱹᱨᱤ ᱫᱷᱚᱨᱚᱢ ᱥᱮ ᱵᱤᱫᱤᱱ ᱫᱷᱚᱨᱚᱢ ᱥᱮ ᱥᱟᱨᱱᱟ ᱫᱷᱚᱨᱚᱢ ᱥᱮ ᱪᱮᱫ ᱫᱷᱚᱨᱚᱢ ᱟᱨ ᱠᱚᱢᱮᱱᱴ ᱵᱚᱠᱥ ᱯᱷᱟᱸᱠᱟ ᱜᱮᱭᱟ ᱡᱟᱦᱟᱱᱟᱜ ᱠᱚᱯᱮ ᱠᱚᱢᱮᱱᱴ ᱫᱟᱲᱮᱭᱟᱜᱼᱟ ᱱᱟᱥᱮ ᱟᱹᱰᱤ ᱟᱹᱲᱤᱥ ᱠᱟᱹᱦᱤᱥ ᱢᱚᱱᱮᱛᱮ ᱱᱚᱣᱟ ᱵᱷᱤᱰᱤᱭᱳ ᱵᱮᱱᱟᱣ ᱦᱩᱭ ᱟᱠᱟᱱᱟ ᱥᱟᱱᱟᱢ ᱠᱚ ᱡᱚᱦᱟᱨ